ᱱᱚᱣᱟ ᱵᱷᱟᱭᱨᱟᱞ ᱵᱷᱤᱰᱤᱭᱳ ᱨᱮ ᱰᱟᱭᱨᱮᱠᱴ ᱠᱚ ᱞᱟᱹᱭᱮᱫᱼᱟ ᱵᱤᱡᱮᱯᱤ ᱵᱟᱞᱟ ᱮᱥᱤ ᱮᱥᱴᱤ ᱢᱩᱨᱫᱟᱵᱟᱫᱽ ᱛᱚ ᱱᱚᱣᱟ ᱠᱚ ᱞᱟᱹᱭᱮᱫ ᱨᱮᱦᱚᱸ ᱟᱵᱚ ᱵᱚᱱ ᱟᱸᱡᱚᱢᱮᱫ ᱨᱮᱦᱚᱸ ᱱᱚᱣᱟ ᱨᱮᱱᱟᱜ ᱯᱨᱚᱛᱤᱵᱟᱫᱽ ᱪᱮᱫ ᱦᱚᱸ ᱵᱟᱵᱚᱱ ᱫᱟᱲᱮᱭᱟᱜ ᱠᱟᱱᱟ ᱱᱚᱣᱟ ᱫᱚ ᱦᱩᱭᱩᱜ ᱠᱟᱱᱟ ᱱᱚᱣᱟ ᱵᱚᱱ ᱞᱟᱹᱭ ᱞᱮᱠᱷᱟᱱ ᱜᱟᱱᱚᱜᱼᱟ ᱢᱟᱱᱮ ᱵᱤᱡᱮᱯᱤᱭᱟᱜ ᱵᱷᱟᱥᱟ ᱛᱮ ᱢᱟᱱᱮ ᱵᱤᱡᱮᱯᱤᱭᱟᱜ ᱵᱷᱟᱥᱟ ᱛᱮ ᱟᱹᱫᱤᱵᱟᱹᱥᱤ ᱢᱟᱱᱮ ᱫᱚ ᱦᱩᱭᱩᱜ ᱠᱟᱱᱟ ᱱᱚᱣᱟ ᱡᱮ ᱚᱠᱚᱭ ᱢᱟᱱᱣᱟ ᱠᱤ ᱚᱠᱚᱭ ᱢᱟᱹᱱᱢᱤ ᱪᱷᱤ ᱟᱭᱟᱢ ᱛᱷᱩ ᱟᱭᱟᱢ ᱛᱷᱤᱭᱟᱹ ᱮᱭᱟᱢ ᱫᱟᱞ ᱮᱭᱟᱢ ᱤᱡ ᱟᱭᱟᱢ ᱮᱱᱛᱮ ᱨᱮᱦᱚᱸ ᱩᱱᱤ ᱟᱢᱮ ᱯᱟᱸᱡᱟ ᱢᱮᱭᱟ ᱩᱱᱤ ᱦᱩᱭᱩᱜ ᱠᱟᱱᱟᱭ ᱟᱹᱫᱤᱵᱟᱹᱥᱤ ᱱᱚᱣᱟ ᱵᱷᱤᱰᱤᱭᱳ ᱨᱮ ᱰᱟᱭᱨᱮᱠᱴ ᱵᱮᱱ ᱧᱮᱞ ᱫᱟᱲᱮᱭᱟᱜ ᱠᱟᱱ ᱜᱮᱭᱟ ᱛᱚ ᱱᱚᱣᱟ ᱨᱮᱯᱮ ᱧᱮᱞ ᱫᱟᱲᱮᱭᱟᱜ ᱠᱟᱱᱟ ᱩᱱᱠᱩ ᱰᱟᱭᱨᱮᱠᱴ ᱠᱚ ᱞᱟᱹᱭᱮᱜᱼᱟ ᱡᱮ ᱮᱥᱤ ᱮᱥᱴᱤ ᱢᱩᱨᱫᱟᱵᱟᱫ ᱢᱩᱨᱫᱟᱵᱟᱫ ᱮᱱᱛᱮ ᱨᱮᱦᱚᱸ ᱟᱵᱚ ᱢᱩᱨᱫᱟᱵᱟᱫ ᱩᱱᱟᱹᱝ ᱠᱚ ᱢᱮᱛᱟ ᱵᱚᱱ ᱠᱟᱱ ᱨᱮᱦᱚᱸ ᱟᱵᱚᱨᱮᱱ ᱡᱟᱦᱟᱸ ᱛᱤᱱᱟᱹᱜ ᱜᱮ ᱱᱚᱰᱮ ᱪᱟᱢᱪᱟᱜᱤᱨᱤ ᱢᱮᱱᱟᱜ ᱠᱚᱣᱟ ᱢᱟᱱᱮ ᱵᱤᱡᱮᱯᱤ ᱨᱮ ᱢᱟᱱᱮ ᱟᱹᱫᱤᱵᱟᱹᱥᱤ ᱠᱚᱠᱚ ᱟᱹᱪᱩᱨᱚᱜ ᱠᱟᱱᱟ ᱢᱟᱱᱮ ᱵᱟᱠᱚ ᱴᱷᱤᱠᱟᱹ ᱫᱟᱲᱮᱭᱟᱜ ᱠᱟᱱᱟ ᱟᱠᱚ ᱪᱮᱫ ᱠᱚ ᱪᱤᱠᱟᱹᱭᱮᱫᱼᱟ ᱢᱮᱱᱛᱮ ᱢᱟᱱᱮ ᱪᱮᱫ ᱞᱟᱹᱜᱤᱫ ᱵᱤᱡᱮᱯᱤ ᱨᱮᱠᱚ ᱢᱮᱥᱟ ᱟᱠᱟᱱᱟ ᱥᱮ ᱪᱮᱫ ᱩᱱᱠᱩ ᱜᱮ ᱦᱩᱭᱩᱜ ᱠᱟᱱᱟ ᱠᱚ ᱟᱵᱚᱣᱟᱜ ᱥᱚᱢᱟᱡᱽ ᱞᱟᱹᱜᱤᱫ ᱮᱥ ᱥᱤ ᱮᱥ ᱴᱤ ᱢᱟᱱᱮ ᱜᱚᱡ ᱨᱮᱭᱟᱜ ᱠᱤ ᱩᱱᱠᱩ ᱪᱮᱫ ᱞᱮᱠᱟ ᱠᱚ ᱞᱳᱵᱷᱚᱜᱼᱟ ᱱᱩᱠᱩ ᱜᱮᱠᱚ ᱜᱚᱲᱚ ᱟᱠᱚ ᱠᱟᱱᱟ ᱛᱚ ᱱᱚᱰᱮ ᱵᱚᱱ ᱧᱮᱞᱟ ᱮᱥᱤ ᱮᱥᱤ ᱫᱚ ᱱᱤᱛᱚᱜ ᱫᱚ ᱩᱱᱠᱩ ᱫᱚ ᱞᱟᱹᱭ ᱞᱮᱠᱷᱟᱱ ᱫᱚ ᱯᱩᱨᱟᱹ ᱠᱚ ᱟᱫ ᱟᱠᱟᱱᱟ ᱩᱱᱠᱩ ᱫᱚ ᱞᱟᱹᱭ ᱞᱮᱠᱷᱟᱱ ᱫᱚ ᱪᱷᱟᱹᱛᱤᱠ ᱥᱟᱞᱟᱜ ᱠᱚ ᱢᱮᱥᱟ ᱟᱠᱟᱱᱟ ᱟᱨ ᱩᱱᱠᱩ ᱫᱚ ᱯᱩᱨᱟᱹ ᱠᱚ ᱫᱤᱠᱩ ᱟᱠᱟᱱᱟ ᱞᱟᱹᱭ ᱞᱮᱠᱷᱟᱱ ᱫᱚ ᱩᱱᱠᱩ ᱫᱚ ᱵᱟᱵᱮᱱᱟᱜ ᱠᱟᱛᱷᱟ ᱨᱮ ᱩᱰ ᱵᱚᱥ ᱦᱚᱲ ᱠᱟᱱᱟ ᱠᱚ ᱟᱨ ᱩᱱᱠᱩ ᱫᱚ ᱢᱟᱱᱮ ᱴᱳᱴᱟᱞ ᱜᱮ ᱩᱱᱠᱩ ᱫᱚ ᱱᱚᱣᱟ ᱞᱟᱹᱭ ᱠᱚᱫᱚ ᱵᱟᱝ ᱵᱟᱫᱷᱟ ᱟᱠᱚ ᱠᱟᱱᱟ ᱚᱱᱟ ᱯᱚᱨᱮ ᱵᱚᱱ ᱧᱮᱞᱟ ᱱᱚᱰᱮ ᱮᱥ ᱴᱤ ᱛᱚ ᱱᱚᱰᱮ ᱡᱟᱦᱟᱸ ᱛᱤᱱᱟᱹᱜ ᱜᱮ ᱮᱥ ᱴᱤ ᱤᱫᱤ ᱠᱟᱛᱮ ᱠᱚ ᱨᱚᱲᱮᱫᱼᱟ ᱛᱚ ᱱᱚᱰᱮ ᱵᱷᱟᱨᱚᱛ ᱫᱤᱥᱚᱢ ᱨᱮᱦᱚᱸ ᱡᱩᱫᱤ ᱵᱚᱱ ᱧᱮᱞᱟ ᱛᱚ ᱱᱚᱰᱮ ᱫᱚ ᱮᱥ ᱴᱤ ᱞᱮᱠᱟ ᱛᱮᱫᱚ ᱡᱟᱹᱥᱛᱤ ᱡᱟᱦᱟᱸ ᱛᱤᱱᱟᱹᱝ ᱜᱮ ᱦᱮᱱᱟᱜ ᱠᱚ ᱦᱟᱸᱜ ᱱᱚᱰᱮ ᱡᱟᱦᱟᱸ ᱜᱮ ᱜᱚᱸᱰ ᱵᱷᱤᱞ ᱠᱚ ᱱᱩᱠᱩ ᱠᱚ ᱡᱟᱦᱟᱸ ᱠᱚ ᱟᱱᱫᱳᱞᱚᱱ ᱵᱟᱲᱟᱭᱮᱜᱼᱟ ᱟᱨ ᱟᱵᱚ ᱥᱟᱱᱛᱟᱲ ᱵᱚᱱ ᱟᱱᱫᱳᱞᱚᱱ ᱵᱟᱲᱟᱭᱮᱜᱼᱟ ᱞᱟᱹᱭ ᱞᱮᱠᱷᱟᱱ ᱫᱚ ᱟᱨ ᱵᱟᱝᱠᱷᱟᱱ ᱫᱚ ᱟᱱᱫᱳᱞᱚᱱ ᱫᱚ ᱴᱳᱴᱟᱞ ᱜᱮ ᱮᱴᱟᱜ ᱮᱥ ᱴᱤ ᱠᱚᱣᱟᱜ ᱫᱚ ᱩᱱᱟᱹᱝ ᱵᱟᱝ ᱧᱮᱞᱚᱜ ᱠᱟᱱᱟ ᱱᱚᱣᱟ ᱵᱷᱟᱨᱚᱛ ᱫᱤᱥᱚᱢ ᱨᱮ ᱡᱟᱦᱟᱸ ᱱᱤᱛᱚᱜ ᱦᱟᱸᱜ ᱧᱮᱞ ᱵᱟᱲᱟᱜ ᱠᱟᱱᱟ ᱛᱚ ᱱᱚᱰᱮ ᱤᱧᱟᱹᱜ ᱞᱟᱹᱭ ᱞᱮᱠᱟ ᱛᱮᱫᱚ ᱛᱚ ᱱᱚᱰᱮ ᱱᱩᱠᱩ ᱵᱤᱡᱮᱯᱤ ᱵᱟᱞᱟ ᱟᱵᱚ ᱱᱚᱣᱟ ᱵᱷᱟᱨᱚᱛ ᱫᱤᱥᱚᱢ ᱨᱮ ᱪᱮᱫ ᱞᱮᱠᱟ ᱨᱮᱠᱚ ᱢᱩᱪᱟᱹᱫ ᱵᱚᱱᱟ ᱠᱤ ᱪᱮᱫ ᱞᱮᱠᱟ ᱨᱮᱠᱚ ᱟᱫ ᱵᱚᱱᱟ ᱚᱱᱟ ᱞᱟᱹᱜᱤᱫ ᱱᱚᱣᱟ ᱥᱚᱰᱚᱡᱚᱱᱛᱨᱚ ᱠᱚ ᱪᱟᱹᱞᱩᱭᱮᱜᱼᱟ ᱮᱱᱛᱮ ᱨᱮᱦᱚᱸ ᱟᱵᱚ ᱵᱟᱵᱚᱱ ᱴᱷᱤᱠᱟᱹ ᱫᱟᱲᱮᱭᱟᱜ ᱠᱟᱱᱟ ᱮᱱᱛᱮ ᱨᱮᱦᱚᱸ ᱩᱱᱠᱩ ᱢᱟᱱᱮ ᱜᱩᱭᱩᱨ ᱜᱩᱭᱩᱨ ᱵᱚᱱ ᱯᱟᱸᱡᱟ ᱟᱠᱟᱫ ᱠᱚᱣᱟ ᱩᱱᱤ ᱢᱮᱱᱫᱟ ᱟᱵᱚ ᱟᱵᱚ ᱵᱤᱨᱩᱫᱷ ᱨᱮ ᱢᱟᱱᱮ ᱠᱷᱩᱞᱟᱢ ᱠᱷᱩᱞᱟ ᱠᱚ ᱞᱟᱹᱭᱮᱜᱼᱟ ᱟᱠᱚ ᱵᱤᱨᱩᱫᱷ ᱨᱮ ᱢᱟ ᱦᱮᱸ ᱢᱤᱫᱴᱟᱝ ᱜᱟᱱ ᱞᱟᱹᱭ ᱢᱮᱥᱮ ᱱᱚᱝᱠᱟ ᱡᱩᱫᱤᱢ ᱞᱟᱹᱭᱟ ᱟᱠᱚ ᱵᱟᱵᱚᱱ ᱵᱤᱨᱩᱫᱷ ᱨᱮ ᱢᱤᱫᱴᱟᱝ ᱜᱟᱱ ᱡᱩᱫᱤ ᱞᱟᱹᱭ ᱢᱮ ᱡᱩᱫᱤ ᱵᱷᱟᱨᱚᱛ ᱥᱟᱨᱟ ᱡᱩᱫᱤ ᱵᱟᱠᱚ ᱵᱚᱱᱫ ᱠᱟᱜᱼᱟ ᱢᱮᱱᱠᱷᱟᱱ ᱫᱚ ᱡᱩᱫᱤ ᱵᱟᱠᱚ ᱨᱟᱭ ᱨᱟᱭ ᱠᱟᱜᱼᱟ ᱢᱮᱱᱠᱷᱟᱱ ᱩᱱ ᱡᱚᱦᱚᱜ ᱩᱱ ᱡᱚᱦᱚᱜ ᱮᱢ ᱴᱷᱤᱠᱟᱹᱭᱟ ᱥᱟᱹᱨᱤ ᱥᱮ ᱵᱟᱝ ᱩᱱᱠᱩᱣᱟᱜ ᱯᱟᱣᱟᱨ ᱛᱤᱱᱟᱹᱜᱟ ᱢᱮᱱᱛᱮ ᱩᱱᱠᱩ ᱵᱤᱨᱩᱫᱷ ᱨᱮ ᱱᱟᱥᱮᱱᱟᱜ ᱵᱟᱢ ᱨᱚᱲ ᱫᱟᱲᱮᱭᱟᱜᱼᱟ ᱤᱠᱷᱟᱹᱱ ᱟᱵᱚ ᱵᱤᱨᱩᱫᱷ ᱨᱮ ᱥᱟᱢᱱᱟ ᱥᱟᱢᱱᱤ ᱠᱷᱩᱞᱟ ᱠᱷᱩᱞᱤ ᱵᱤᱡᱮᱯᱤ ᱵᱟᱞᱟ ᱠᱚ ᱞᱟᱹᱭᱮᱜᱼᱟ ᱢᱟᱱᱮ ᱮᱥ ᱥᱤ ᱮᱥ ᱴᱤ ᱢᱩᱨᱫᱟᱵᱟᱫᱽ ᱢᱩᱨᱫᱟᱵᱟᱫᱽ ᱡᱚᱭ ᱥᱨᱤᱨᱟᱢ ᱠᱚ ᱫᱩᱱᱤᱭᱟᱹ ᱠᱚ ᱞᱟᱹᱭᱮᱜᱼᱟ ᱮᱱᱛᱮ ᱨᱮᱦᱚᱸ ᱟᱵᱚ ᱩᱱᱠᱩ ᱵᱚᱱ ᱟᱯᱱᱟᱨ ᱠᱟᱜ ᱠᱚᱜᱮᱭᱟ ᱮᱱᱛᱮ ᱨᱮᱦᱚᱸ ᱟᱵᱚ ᱩᱱᱠᱩᱣᱟᱜ ᱛᱟᱭᱚᱢ ᱨᱮᱜᱮ ᱵᱚᱱ ᱜᱩᱭᱩᱨ ᱜᱩᱭᱩᱨ ᱛᱚᱵᱮ ᱠᱷᱟᱱ ᱱᱚᱰᱮ ᱴᱷᱤᱠᱟᱹ ᱛᱟᱵᱚᱱ ᱯᱮ ᱟᱵᱚ ᱛᱤᱱᱟᱹᱜ ᱱᱤᱪᱪᱚ ᱦᱚᱲ ᱠᱟᱱᱟ ᱵᱚᱱ ᱢᱟᱱᱮ ᱟᱵᱚ ᱛᱤᱱᱟᱹᱜ ᱞᱟᱛᱟᱨ ᱨᱮᱱ ᱦᱚᱲ ᱠᱟᱱᱟ ᱵᱚᱱ ᱢᱟᱱᱮ ᱟᱠᱚ ᱴᱷᱮᱱ ᱠᱷᱚᱱ ᱢᱟᱱᱮ ᱱᱩᱱᱟᱹᱝ ᱵᱚᱱ ᱨᱚᱲ ᱥᱟᱦᱟ ᱦᱚᱪᱚᱜ ᱠᱟᱱᱟ ᱱᱩᱱᱟᱹᱝ ᱠᱚ ᱥᱤᱬᱤᱡᱮᱫ ᱵᱚᱱᱟ ᱱᱩᱱᱟᱹᱝ ᱠᱚ ᱪᱷᱤᱛ ᱦᱩᱭᱩᱜ ᱟᱵᱚᱱ ᱠᱟᱱᱟ ᱮᱱᱛᱮ ᱨᱮᱦᱚᱸ ᱩᱱᱠᱩᱣᱟᱜ ᱵᱚᱱ ᱯᱟᱸᱡᱟᱭᱮᱫ ᱠᱚᱣᱟ ᱢᱟᱱᱮ ᱟᱵᱚ ᱟᱹᱫᱤᱵᱟᱹᱥᱤ ᱛᱟᱦᱚᱞᱮ ᱡᱟᱦᱟᱸ ᱞᱮᱠᱟᱱ ᱦᱚᱲ ᱠᱟᱱ ᱜᱮᱵᱚᱱ ᱢᱟᱱᱮ ᱚᱱᱟ ᱠᱷᱟᱹᱛᱤᱨ ᱛᱮ ᱱᱚᱰᱮ ᱱᱩᱠᱩ ᱠᱮᱱᱫᱨᱚ ᱥᱚᱨᱠᱟᱨ ᱵᱟ ᱡᱟᱦᱟᱸᱭ ᱱᱤᱛᱚᱜ ᱦᱮᱱᱟᱭᱟ ᱵᱤᱡᱮᱯᱤ ᱥᱚᱨᱠᱟᱨ ᱵᱟᱝᱠᱷᱟᱱ ᱟᱨ ᱮᱥ ᱮᱥ ᱥᱚᱨᱠᱟᱨ ᱡᱟᱦᱟᱸᱭ ᱜᱮ ᱢᱮᱱᱟᱭᱟ ᱩᱱᱤ ᱵᱚᱱ ᱧᱮᱞᱮᱭᱟ ᱧᱮᱞᱮᱯᱮ ᱩᱱᱤ ᱱᱤᱛᱚᱜ ᱥᱚᱝᱵᱤᱫᱷᱟᱱ ᱵᱚᱫᱚᱞ ᱠᱷᱟᱹᱛᱤᱨ ᱛᱮ ᱢᱟᱱᱮ ᱡᱳᱨᱥᱳᱨᱮ ᱪᱷᱩᱴᱟᱹᱣ ᱠᱟᱱᱟ ᱤᱭᱩ ᱥᱤ ᱥᱤ ᱚᱱᱮ ᱞᱟᱹᱜᱩ ᱞᱟᱹᱜᱤᱫ ᱡᱳᱨᱥᱳᱨᱮ ᱪᱷᱩᱴᱟᱹᱣ ᱮᱱᱟ ᱮᱱ ᱟᱨ ᱥᱤ ᱮ ᱠᱮᱜᱼᱟ ᱥᱤ ᱥᱤ ᱮ ᱢᱟᱱᱮ ᱫᱩᱱᱤᱭᱟᱹ ᱱᱚᱣᱟ ᱠᱚ ᱞᱟᱹᱜᱩ ᱞᱟᱹᱜᱤᱫ ᱮ ᱯᱩᱨᱟᱹ ᱠᱳᱥᱤᱥᱮ ᱪᱟᱹᱞᱩ ᱟᱠᱟᱜᱼᱟ ᱟᱨᱦᱚᱸ ᱵᱚᱱᱚ ᱱᱚᱣᱟ ᱵᱚᱱᱚ ᱥᱚᱝᱨᱚᱠᱷᱚᱱ ᱱᱤᱭᱚᱢ ᱚᱱᱟ ᱢᱟᱱᱮ ᱪᱷᱮᱲᱪᱷᱟᱲᱮᱜ ᱟᱭ ᱢᱟᱱᱮ ᱫᱩᱱᱤᱭᱟᱹ ᱟᱵᱚ ᱪᱮᱛᱟᱱ ᱨᱮ ᱢᱟᱱᱮ ᱚᱛᱛᱟᱪᱟᱨ ᱪᱮᱛᱟᱱ ᱚᱛᱛᱟᱪᱟᱨᱮᱫ ᱨᱮᱦᱚᱸ ᱟᱵᱚ ᱮᱱᱛᱮ ᱨᱮᱦᱚᱸ ᱩᱱᱤ ᱫᱚ ᱢᱟᱱᱮ ᱩᱱᱤ ᱜᱮᱵᱚᱱ ᱯᱟᱸᱡᱟ ᱟᱠᱟᱫᱮ ᱛᱚᱵᱮ ᱠᱷᱟᱱ ᱟᱵᱚᱣᱟᱜ ᱢᱟᱱᱚᱥᱤᱠ ᱥᱛᱚᱨ ᱢᱟᱱᱮ ᱛᱤᱱᱟᱹᱝ ᱤᱭᱟᱹ ᱛᱟᱵᱚᱱᱟ ᱢᱟᱱᱮ ᱛᱤᱱᱟᱹᱝ ᱵᱮᱥ ᱛᱟᱵᱚᱱᱟ ᱢᱟᱱᱮ ᱢᱟᱱᱮ ᱛᱤᱱᱟᱹᱝ ᱟᱵᱚᱣᱟᱜ ᱵᱩᱫᱷᱤ ᱛᱤᱱᱟᱹᱝ ᱰᱷᱮᱨ ᱛᱟᱵᱚᱱᱟ ᱟᱵᱚ ᱠᱷᱮᱨᱣᱟᱲ ᱢᱟᱹᱱᱢᱤ ᱠᱚᱣᱟᱜ ᱚᱱᱟ ᱠᱷᱟᱹᱛᱤᱨ ᱛᱮ ᱩᱱᱠᱩ ᱢᱟᱱᱮ ᱥᱚᱝᱵᱤᱫᱷᱟᱱ ᱵᱚᱫᱚᱞ ᱞᱟᱹᱜᱤᱫ ᱛᱮ ᱦᱟᱱᱮ ᱚᱱᱟ ᱨᱟᱡᱽᱫᱚᱱᱰᱚ ᱠᱚ ᱟᱹᱜᱩ ᱠᱮᱜᱼᱟ ᱚᱥᱳᱠ ᱥᱛᱚᱢᱵᱷᱚ ᱚᱱᱟ ᱵᱚᱫᱚᱞ ᱠᱟᱛᱮᱫ ᱨᱟᱡᱽᱫᱚᱱᱰᱚ ᱚᱸᱰᱮ ᱠᱚ ᱟᱹᱜᱩ ᱠᱮᱜᱼᱟ ᱚᱠᱟ ᱥᱮᱱᱜᱚᱞ ᱵᱚᱱ ᱢᱮᱛᱟᱜ ᱠᱟᱱᱟ ᱚᱱᱟ ᱠᱚ ᱟᱹᱜᱩ ᱠᱮᱜᱼᱟ ᱮᱱᱛᱮ ᱨᱮᱦᱚᱸ ᱟᱵᱚ ᱨᱮᱱ ᱦᱚᱲ ᱵᱟᱵᱚᱱ ᱪᱮᱸᱜᱷᱟᱜ ᱠᱟᱱᱟ ᱢᱟᱱᱮ ᱡᱮᱦᱮᱛᱩ ᱥᱚᱝᱵᱤᱫᱷᱟᱱ ᱵᱚᱫᱚᱞ ᱞᱮᱱᱠᱷᱟᱱ ᱟᱵᱚᱣᱟᱜ ᱡᱟᱦᱟᱸ ᱛᱤᱱᱟᱹᱝ ᱜᱮ ᱟᱹᱫᱤᱵᱟᱹᱥᱤ ᱠᱚᱣᱟᱜ ᱨᱟᱭᱤᱴᱥ ᱦᱮᱱᱟᱜᱼᱟ ᱚᱫᱷᱤᱠᱟᱨ ᱢᱮᱱᱟᱜᱼᱟ ᱚᱱᱟ ᱯᱩᱨᱟᱹ ᱟᱫ ᱪᱟᱵᱟᱜᱼᱟ ᱟᱨ ᱟᱫ ᱞᱮᱱᱠᱷᱟᱱ ᱜᱮ ᱟᱵᱚ ᱜᱮᱵᱚᱱ ᱡᱟᱦᱟᱸ ᱵᱚᱱ ᱟᱫ ᱩᱛᱟᱹᱨᱚᱜᱼᱟ ᱵᱚᱱ ᱱᱚᱣᱟ ᱫᱷᱟᱹᱨᱛᱤ ᱯᱩᱨᱤ ᱨᱮ ᱵᱟᱵᱚᱱ ᱛᱟᱦᱮᱱᱟ ᱡᱟᱦᱟᱸ ᱠᱷᱟᱹᱞᱤ ᱱᱤᱛᱚᱜ ᱚᱱᱟ ᱥᱚᱝᱵᱤᱫᱷᱟᱱ ᱦᱮᱱᱟᱜ ᱠᱷᱟᱹᱛᱤᱨ ᱛᱮ ᱡᱟᱦᱟᱸ ᱵᱚᱱ ᱯᱷᱩᱴᱟᱹᱱᱤ ᱵᱟᱲᱟᱭᱮᱜᱼᱟ ᱠᱷᱟᱹᱞᱤ ᱡᱟᱦᱟᱸ ᱜᱮ ᱢᱟᱱᱮ ᱟᱴᱨᱚᱥᱤᱴᱤ ᱟᱠᱴ ᱠᱚ ᱦᱮᱱᱟᱜ ᱢᱟᱱᱮ ᱫᱩᱱᱤᱭᱟᱹ ᱦᱮᱱᱟᱜ ᱛᱮ ᱠᱷᱟᱹᱞᱤ ᱟᱵᱚ ᱱᱟᱥᱮᱱᱟᱜ ᱵᱚᱱ ᱨᱚᱲ ᱵᱟᱲᱟᱭᱮᱜᱼᱟ ᱠᱤ ᱪᱮᱫ ᱪᱮᱫ ᱵᱟᱲᱟᱜ ᱠᱟᱱᱟ ᱵᱚᱱ ᱟᱨ ᱵᱟᱝᱠᱷᱟᱱ ᱫᱚ ᱩᱱᱤ ᱢᱮᱛᱟ ᱵᱚᱱ ᱠᱟᱱᱟ ᱥᱤᱢ ᱥᱮᱛᱟ ᱞᱮᱠᱟ ᱟᱵᱚ ᱫᱚᱠᱚ ᱫᱟᱞ ᱵᱚᱱᱟ ᱟᱨ ᱚᱱᱠᱟ ᱜᱮᱠᱚ ᱜᱚᱡ ᱵᱚᱱᱟ ᱠᱚ ᱮᱱᱛᱮ ᱨᱮᱦᱚᱸ ᱪᱮᱫ ᱦᱚᱸ ᱵᱟᱵᱚᱱ ᱪᱤᱠᱟᱹ ᱫᱟᱲᱮᱭᱟᱜᱼᱟ ᱱᱤᱛᱳᱜ ᱫᱚ ᱱᱚᱜᱼᱚᱭ ᱯᱮ ᱧᱮᱞᱮᱜᱼᱟ ᱱᱚᱣᱟ ᱨᱮ ᱰᱟᱭᱨᱮᱠᱴ ᱠᱚ ᱞᱟᱹᱭᱮᱜᱼᱟ ᱮᱱᱛᱮ ᱨᱮᱦᱚᱸ ᱟᱵᱚ ᱨᱚᱲ ᱵᱟᱵᱚᱱ ᱨᱚᱲ ᱫᱟᱲᱮᱭᱟᱜ ᱠᱟᱱᱟ ᱱᱚᱣᱟ ᱵᱤᱨᱩᱫᱷ ᱨᱮᱦᱚᱸ ᱢᱟᱱᱮ ᱪᱮᱫ ᱦᱚᱸ ᱵᱟᱵᱚᱱ ᱞᱟᱹᱭ ᱫᱟᱲᱮᱭᱟᱜ ᱠᱟᱱᱟ ᱢᱟᱱᱮ ᱩᱱᱠᱩ ᱵᱚᱱ ᱥᱟᱯᱳᱨᱴᱮᱫ ᱠᱚᱣᱟ ᱛᱚ ᱠᱚᱢ ᱥᱮ ᱠᱚᱢ ᱵᱚᱱ ᱴᱷᱤᱠᱟᱹᱭ ᱢᱟ ᱟᱵᱚ ᱵᱤᱨᱩᱫᱷ ᱨᱮ ᱡᱩᱫᱤ ᱩᱱᱠᱩ ᱠᱚ ᱞᱟᱹᱭᱮᱜᱼᱟ ᱟᱵᱚ ᱪᱮᱫᱟᱜ ᱩᱱᱠᱩ ᱵᱚᱱ ᱥᱟᱯᱳᱨᱴ ᱠᱚᱣᱟ ᱚᱱᱟ ᱠᱷᱟᱹᱛᱤᱨ ᱛᱮ ᱤᱧᱟᱹᱜ ᱞᱟᱹᱭ ᱫᱚ ᱢᱟᱱᱮ ᱱᱩᱱᱟᱹᱝ ᱨᱚᱲ ᱥᱤᱬᱤᱡ ᱫᱚ ᱵᱟᱵᱚᱱ ᱥᱟᱦᱟᱣ ᱢᱟ ᱛᱚ ᱱᱚᱣᱟ ᱡᱟᱦᱟᱸ ᱤᱞᱮᱠᱥᱚᱱ ᱠᱚ ᱦᱤᱡᱩᱜ ᱠᱟᱱᱟ ᱠᱤ ᱡᱟᱦᱟᱱᱟᱜ ᱦᱩᱭᱩᱜ ᱠᱟᱱᱟ ᱚᱱᱟ ᱛᱮᱦᱚᱸ ᱡᱚᱵᱟᱵᱽ ᱵᱚᱱ ᱮᱢᱟ ᱠᱚᱢᱟ ᱟᱵᱚ ᱢᱟ ᱚᱱᱟ ᱦᱚᱸ ᱵᱟᱵᱚᱱ ᱫᱟᱲᱮᱭᱟᱜ ᱠᱟᱱᱟ ᱡᱮᱦᱮᱛᱩ ᱟᱨᱦᱚᱸ ᱩᱱᱠᱩ ᱜᱮᱵᱚᱱ ᱯᱟᱸᱡᱟᱭᱮᱫ ᱠᱚᱣᱟ ᱱᱚᱣᱟ ᱠᱷᱚᱱ ᱦᱤᱱᱚ ᱢᱟᱱᱮ ᱵᱩᱫᱷᱤ ᱦᱚᱲ ᱫᱚ ᱟᱫᱚ ᱱᱚᱣᱟ ᱫᱩᱱᱤᱭᱟᱹ ᱨᱮ ᱵᱟᱹᱪᱩᱜ ᱠᱚᱣᱟ ᱚᱱᱟ ᱠᱷᱟᱹᱛᱤᱨ ᱛᱮ ᱥᱟᱱᱟᱢ ᱠᱚ ᱱᱮᱦᱚᱨᱮᱫ ᱯᱮ ᱛᱟᱵᱚᱱᱟ ᱱᱚᱣᱟ ᱡᱮ ᱱᱚᱜᱼᱚᱭ ᱡᱮ ᱵᱷᱤᱰᱤᱭᱳ ᱠᱚ ᱵᱷᱟᱭᱨᱟᱞᱚᱜ ᱠᱟᱱᱟ ᱠᱤ ᱟᱵᱚ ᱵᱤᱨᱩᱫᱷ ᱨᱮ ᱰᱟᱭᱨᱮᱠᱴ ᱥᱞᱳᱜᱟᱱ ᱠᱚ ᱮᱢᱮᱜᱼᱟ ᱰᱟᱭᱨᱮᱠᱴ ᱠᱚ ᱵᱤᱨᱩᱫᱷᱮᱫ ᱵᱚᱱᱟ ᱛᱚ ᱟᱵᱚ ᱰᱟᱭᱨᱮᱠᱴ ᱵᱟᱵᱚᱱ ᱫᱟᱲᱮᱭᱟᱜ ᱠᱟᱱ ᱨᱮᱦᱚᱸ ᱤᱱᱰᱟᱭᱨᱮᱠᱴᱞᱤ ᱱᱚᱣᱟ ᱡᱮ ᱱᱚᱜᱼᱚᱭ ᱦᱟᱸᱜ ᱤᱞᱮᱠᱥᱚᱱ ᱦᱤᱡᱩᱜ ᱠᱟᱱᱟ ᱵᱷᱳᱴ ᱦᱤᱡᱩᱜ ᱠᱟᱱᱟ ᱚᱱᱟ ᱨᱮᱦᱚᱸ ᱟᱵᱚ ᱚᱱᱟ ᱡᱚᱵᱟᱵ ᱵᱚᱱ ᱮᱢᱟ ᱠᱚ ᱢᱟ ᱟᱵᱚ ᱢᱟ ᱴᱟᱠᱟ ᱯᱩᱭᱥᱟᱹ ᱛᱮᱜᱮ ᱵᱚᱱ ᱟᱹᱠᱷᱨᱤᱧᱮᱫ ᱟᱹᱠᱷᱨᱤᱧ ᱨᱮᱜᱮ ᱵᱚᱱ ᱛᱟᱦᱮᱱᱟ ᱞᱟᱥᱴ ᱨᱮ ᱡᱚᱛᱚᱱᱟᱜ ᱵᱚᱱ ᱟᱫ ᱪᱟᱵᱟᱭ ᱛᱟᱵᱚᱱᱟ ᱱᱤᱛᱚᱜ ᱡᱟᱦᱟᱸ ᱵᱚᱱ ᱦᱮᱱᱟᱜ ᱵᱚᱱᱟ ᱟᱨ ᱯᱚᱨᱚ ᱯᱤᱲᱦᱤ ᱛᱮᱫᱚ ᱢᱟᱱᱮ ᱱᱚᱣᱟ ᱫᱷᱟᱹᱨᱛᱤ ᱯᱩᱨᱤ ᱨᱮ ᱟᱹᱫᱤᱵᱟᱹᱥᱤ ᱜᱮᱠᱚ ᱢᱩᱪᱟᱹᱫ ᱩᱛᱟᱹᱨᱚᱜᱼᱟ ᱟᱨ ᱱᱚᱰᱮ ᱜᱮ ᱨᱚᱲ ᱠᱟᱛᱮ ᱛᱮᱦᱮᱧ ᱫᱚᱧ ᱢᱩᱪᱟᱹᱫᱮᱜᱼᱟ ᱢᱟ ᱛᱚᱵᱮ ᱥᱟᱱᱟᱢ ᱠᱚᱜᱮ ᱡᱚᱦᱟᱨ